ᱢᱩᱨᱥᱤᱫᱟᱵᱟᱫᱽ ᱡᱮᱞᱟ ᱠᱷᱚᱱᱟᱜ ᱠᱤᱱ ᱦᱮᱡ ᱟᱠᱟᱱᱟ ᱟᱨ ᱱᱚᱰᱮ ᱱᱚᱣᱟ ᱥᱤᱛᱟᱹ ᱱᱟᱞᱟ ᱠᱚ ᱛᱟᱨᱯᱚᱨᱮ ᱫᱚᱨᱵᱟᱨ ᱪᱟᱹᱴᱟᱹᱱᱤ ᱚᱱᱟ ᱠᱚ ᱠᱤᱱ ᱧᱮᱞ ᱵᱟᱲᱟ ᱠᱮᱫᱼᱟ ᱟᱹᱵᱤᱱ ᱫᱚ ᱛᱤᱥ ᱵᱤᱱ ᱦᱮᱡ ᱟᱠᱟᱱᱟ ᱟᱞᱮ ᱫᱚ ᱦᱚᱞᱟ ᱞᱮ ᱦᱮᱡ ᱟᱠᱟᱱᱟ ᱦᱚᱞᱟ ᱞᱮ ᱦᱮᱡ ᱟᱠᱟᱱᱟ ᱦᱚᱞᱟ ᱱᱚᱝᱠᱟ ᱛᱤᱠᱤᱱ ᱥᱮᱫ ᱞᱮ ᱯᱷᱮᱰ ᱟᱠᱟᱱᱟ ᱦᱤᱡᱩᱜ ᱛᱮ ᱛᱷᱚᱲᱟ ᱫᱮᱨᱤᱭᱮᱱᱟ

ᱫᱩᱲᱩᱵ ᱮᱱᱟᱞᱮ ᱠᱤᱨᱛᱚᱱ ᱞᱮ ᱟᱸᱡᱚᱢ ᱠᱮᱫᱟ ᱥᱮᱨᱮᱧ ᱠᱚᱞᱮ ᱟᱸᱡᱚᱢ ᱠᱮᱫᱟ ᱵᱤᱱᱛᱤ ᱠᱚᱞᱮ ᱟᱸᱡᱚᱢ ᱠᱮᱫᱟ ᱟᱹᱰᱤ ᱢᱚᱡᱽ ᱟᱹᱭᱠᱟᱹᱜ ᱠᱟᱱᱟ ᱵᱮᱥ ᱵᱷᱟᱜᱮ ᱜᱮ ᱤᱧ ᱫᱚ ᱟᱹᱞᱤᱧ ᱫᱚ ᱯᱨᱚᱛᱷᱚᱢ ᱠᱷᱚᱱ ᱞᱤᱧ ᱦᱤᱡᱩᱜ ᱠᱟᱱᱟ ᱱᱚᱰᱮ ᱢᱟᱱᱮ ᱯᱨᱚᱛᱷᱚᱢ ᱫᱤᱱ ᱨᱮᱱᱟᱜ ᱚᱵᱷᱤᱜᱽᱜᱚᱛᱟ ᱦᱮᱸ ᱟᱹᱰᱤ ᱢᱚᱡᱽ ᱟᱹᱰᱤ ᱢᱚᱡᱽ ᱚᱥᱟᱫᱷᱟᱨᱚᱱ ᱦᱮᱸ ᱟᱫᱚ ᱚᱱᱟ ᱫᱚ ᱢᱟᱱᱮ ᱯᱨᱚᱛᱷᱚᱢ ᱚᱵᱷᱤᱜᱽᱜᱚᱛᱟ ᱫᱚ ᱟᱹᱰᱤ ᱢᱚᱡᱽ ᱜᱮ ᱟᱹᱭᱠᱟᱹᱜ ᱠᱟᱱᱟ ᱟᱞᱮ ᱦᱚᱸ ᱯᱨᱚᱛᱷᱚᱢ ᱜᱮ

ᱦᱮᱸ ᱟᱫᱚ ᱱᱚᱸᱰᱮ ᱞᱤᱧ ᱫᱩᱲᱩᱵ ᱟᱠᱟᱱᱟ ᱠᱷᱟᱹᱞᱤ ᱚᱱᱟ ᱞᱤᱧ ᱧᱮᱞᱮᱫ ᱠᱚᱣᱟ ᱦᱳᱭ ᱦᱮᱸ ᱚᱱᱟ ᱞᱤᱧ ᱧᱮᱞᱮᱫ ᱠᱚᱣᱟ ᱢᱟᱱᱮ ᱮᱠᱟᱞ ᱟᱹᱰᱤ ᱢᱚᱡᱽ ᱜᱮᱠᱚ ᱧᱮᱞᱚᱜ ᱠᱟᱱᱟ ᱦᱮᱸ ᱦᱮᱸ ᱟᱨ ᱟᱞᱮ ᱟᱞᱮ ᱞᱤᱧ ᱠᱟᱞᱪᱟᱨ ᱧᱮᱞᱮᱫ ᱠᱚᱣᱟ ᱢᱟᱱᱮ ᱥᱟᱯᱲᱟᱣ ᱠᱟᱱᱟ ᱠᱚ ᱪᱮᱫ ᱞᱮᱠᱟ ᱢᱟᱱᱮ ᱥᱟᱹᱲᱤ ᱠᱚ ᱵᱟᱸᱫᱮ ᱠᱟᱫᱟ ᱛᱟᱨᱯᱚᱨᱮ ᱵᱩᱴ ᱠᱚ ᱦᱚᱨᱚᱜ ᱠᱟᱫᱟ ᱦᱟᱱᱛᱮ ᱜᱷᱩᱲᱤ ᱦᱮᱱᱟᱜ ᱛᱟᱠᱚᱣᱟ ᱪᱳᱠᱷᱮ ᱪᱚᱥᱢᱟ ᱠᱤᱱᱛᱩ ᱦᱚᱲ ᱛᱮᱠᱚ ᱵᱟᱸᱫᱮ ᱦᱳᱭ ᱠᱟᱱᱟ

ᱵᱷᱟᱹᱜᱤ ᱠᱚ ᱵᱩᱡᱷᱟᱹᱣᱟ ᱛᱟᱨᱯᱚᱨᱮ ᱟᱠᱚ ᱦᱚᱸᱠᱚ ᱠᱤᱨᱤᱧᱟ ᱴᱷᱤᱠ ᱜᱮᱭᱟ ᱟᱹᱰᱤ ᱱᱟᱯᱟᱭ ᱵᱩᱡᱷᱟᱹᱣᱱᱟ ᱟᱵᱮᱱ ᱥᱟᱶ ᱨᱚᱯᱚᱲ ᱠᱟᱛᱮ ᱡᱚᱦᱟᱨ ᱜᱮ